ᱦᱟᱭ ᱜᱟᱛᱮ ᱠᱚ ᱤᱧᱟᱹᱜ ᱵᱷᱤᱰᱤᱭᱳ ᱨᱮ ᱥᱟᱱᱟᱢ ᱠᱚ ᱥᱟᱹᱜᱩᱱ ᱫᱟᱨᱟᱢ ᱧᱮᱞ ᱫᱟᱯᱮ ᱱᱤᱛᱚᱜ ᱤᱧ ᱢᱤᱱᱟᱹᱧᱟ ᱵᱤᱨ ᱨᱮ ᱛᱤᱦᱤᱧ ᱥᱮᱛᱟᱜ ᱵᱮᱲᱟ ᱜᱮ ᱵᱤᱨ ᱥᱮᱱ ᱮᱢᱱᱤ ᱜᱮ ᱫᱟᱬᱟᱱᱤᱧ ᱦᱮᱡ ᱮᱱᱟ ᱟᱫᱚᱧ ᱢᱚᱱᱮ ᱠᱮᱫᱟ ᱵᱤᱨ ᱨᱮᱱᱟᱜ ᱢᱤᱫᱴᱮᱱ ᱵᱷᱤᱰᱤᱭᱳᱧ ᱵᱮᱱᱟᱣ ᱞᱮᱜᱮ ᱚᱱᱟᱛᱮ ᱱᱚᱣᱟ ᱵᱷᱤᱰᱤᱭᱳᱧ ᱵᱮᱱᱟᱣ ᱮᱫᱟ ᱱᱤᱭᱟᱹ ᱠᱚ ᱵᱷᱤᱰᱤᱭᱳ ᱫᱚ ᱟᱯᱮ ᱠᱚ ᱞᱟᱹᱜᱤᱫ ᱢᱤᱫᱴᱮᱱ ᱵᱟᱲᱟᱭ ᱞᱮᱠᱟᱱᱟᱜ ᱵᱷᱤᱰᱤᱭᱳ ᱠᱟᱱᱟ ᱟᱵᱚ ᱟᱵᱚᱨᱮᱱ ᱫᱟᱫᱩ ᱛᱟᱠᱚᱣᱟᱜ ᱢᱚᱪᱟ ᱠᱷᱚᱱ ᱟᱸᱡᱚᱢ ᱟᱠᱟᱫᱼᱟ ᱵᱚᱱ ᱟᱹᱰᱤ ᱞᱟᱦᱟ ᱜᱷᱟᱹᱲᱤᱡ ᱥᱟᱱᱛᱟᱲ ᱠᱚ ᱥᱮ ᱢᱟᱹᱱᱢᱤ ᱠᱚ ᱵᱤᱨ ᱨᱮᱱᱟᱝ ᱡᱚ ᱵᱤᱞᱤ ᱡᱚᱢ ᱠᱟᱛᱮᱫ ᱠᱚ ᱛᱟᱦᱮᱱ ᱠᱟᱱ ᱛᱟᱦᱮᱱᱟ ᱵᱤᱨ ᱨᱮᱱᱟᱝ ᱡᱚ ᱵᱤᱞᱤ

ᱢᱤᱫ ᱵᱟᱨ ᱡᱚ ᱵᱤᱞᱤᱧ ᱩᱫᱩᱜ ᱟᱯᱮᱭᱟ ᱦᱳᱭᱛᱳ ᱟᱹᱰᱤ ᱜᱟᱱ ᱜᱮ ᱵᱟᱵᱚᱱ ᱵᱟᱲᱟᱭᱟ ᱟᱨ ᱡᱟᱦᱟᱸᱭ ᱠᱚᱵᱚᱱ ᱵᱟᱲᱟᱭ ᱠᱷᱟᱱ ᱚᱱᱟ ᱢᱟ ᱱᱟᱯᱟᱭ ᱜᱮ ᱛᱚ ᱱᱚᱜᱼᱚᱭ ᱧᱮᱞ ᱫᱟᱵᱚᱱ ᱱᱤᱭᱟᱹ ᱫᱚ ᱵᱚᱱ ᱢᱮᱛᱟᱜᱼᱟ ᱠᱩᱲᱤᱫ ᱨᱟᱢᱟ ᱠᱩᱲᱤᱫ ᱨᱟᱢᱟ ᱵᱮᱞᱮ ᱥᱤᱵᱤᱞᱟ ᱵᱷᱟᱹᱜᱤ ᱱᱚᱣᱟ ᱦᱚᱸ ᱱᱤᱛᱚᱜ ᱫᱚ ᱪᱟᱞᱟᱜ ᱠᱟᱱᱟ ᱱᱚᱵᱷᱮᱢᱵᱚᱨ ᱱᱤᱭᱟᱹ ᱫᱚ ᱱᱚᱵᱷᱮᱢᱵᱚᱨ ᱢᱟᱥ ᱠᱟᱱᱟ ᱱᱚᱵᱷᱮᱢᱵᱚᱨ ᱢᱟᱥ ᱨᱮ ᱵᱤᱨ ᱨᱮ ᱱᱚᱝᱠᱟ ᱟᱹᱰᱤᱜᱟᱱ ᱡᱚ ᱵᱮᱞᱮ ᱧᱟᱢᱚᱜᱼᱟ ᱠᱩᱲᱤᱫ ᱨᱟᱢᱟ ᱚᱱᱠᱟ ᱦᱩᱰᱤᱧ ᱦᱩᱰᱤᱧ ᱜᱮ ᱟᱨ ᱫᱟᱨᱮ ᱦᱚᱸ ᱱᱚᱝᱠᱟ ᱡᱟᱹᱱᱩᱢ ᱜᱮ ᱥᱟᱹᱨᱤᱜᱮ ᱵᱟᱹᱠᱩᱵ ᱵᱟᱹᱠᱩᱵ ᱡᱟᱹᱱᱩᱢ ᱢᱮᱱᱟᱜᱼᱟ ᱚᱱᱟᱛᱮ ᱟᱞᱮ ᱱᱤᱭᱟᱹ ᱫᱚ ᱠᱩᱞ ᱮᱢᱟ ᱠᱚ ᱧᱩᱛᱩᱢ ᱟᱠᱟᱫᱟ ᱱᱚᱝᱠᱟᱱᱟᱜ ᱟᱨᱦᱚᱸ ᱟᱭᱢᱟ ᱡᱚ ᱵᱤᱞᱤ ᱢᱮᱱᱟᱜᱼᱟ ᱪᱚᱞᱚ ᱧᱮᱞ ᱞᱟᱹᱜᱤᱫ ᱵᱚᱱ ᱱᱚᱜᱼᱚᱭ ᱱᱚᱣᱟ ᱫᱚ ᱪᱮᱫ ᱠᱟᱱᱟ ᱵᱟᱲᱟᱭᱟᱵᱚᱱ ᱱᱚᱣᱟ ᱫᱚ ᱦᱩᱭᱩᱜ ᱠᱟᱱᱟ ᱠᱷᱤᱡᱩᱨ ᱱᱤᱭᱟᱹ ᱫᱚ ᱠᱷᱤᱡᱩᱨ ᱱᱚᱣᱟ ᱫᱚ ᱱᱤᱛ ᱦᱚᱸ ᱟᱹᱣᱨᱤ ᱵᱤᱞᱤᱜᱼᱟ ᱱᱚᱜᱼᱚᱭ ᱱᱚᱝᱠᱟ ᱡᱚ ᱱᱤᱭᱟᱹ ᱫᱚ ᱱᱤᱛ ᱦᱚᱸ ᱟᱹᱣᱨᱤ ᱵᱤᱞᱤᱜᱼᱟ ᱛᱚ ᱱᱤᱛᱚᱜ ᱫᱚ ᱰᱤᱥᱮᱢᱵᱚᱨ ᱢᱟᱥ ᱪᱟᱞᱟᱜ ᱠᱟᱱᱟ ᱱᱚᱵᱷᱮᱢᱵᱚᱨ ᱪᱟᱞᱟᱜ ᱠᱟᱱᱟ ᱢᱚᱴᱟᱢᱩᱴᱤ ᱰᱤᱥᱮᱢᱵᱚᱨ ᱡᱟᱱᱩᱣᱟᱨᱤ ᱛᱮ ᱱᱚᱣᱟ ᱫᱚ ᱵᱤᱞᱤᱜᱼᱟ ᱱᱤᱭᱟᱹ ᱫᱚ ᱫᱟᱨᱮ ᱨᱮ ᱠᱷᱤᱡᱩᱨ ᱫᱚ ᱵᱟᱨᱚ ᱢᱟᱥ ᱜᱮ ᱧᱟᱢᱚᱜᱼᱟ ᱵᱟ ᱚᱱᱟᱛᱮ ᱵᱟᱨᱚ ᱢᱟᱥᱤᱭᱟᱹ ᱠᱷᱤᱡᱩᱨ ᱦᱚᱸᱠᱚ ᱢᱮᱛᱟᱜ ᱜᱮᱭᱟ ᱟᱵᱚᱣᱟᱜ ᱟᱨᱚ ᱢᱤᱫ ᱨᱚᱠᱚᱢ ᱨᱮᱱᱟᱜ ᱠᱷᱤᱡᱩᱨ ᱢᱮᱱᱟᱜᱼᱟ ᱚᱱᱟ ᱢᱟ ᱵᱟᱨᱚ ᱢᱟᱥ ᱢᱟ ᱵᱟᱝ ᱧᱟᱢᱚᱜ ᱜᱮᱭᱟ ᱢᱤᱫᱴᱟᱝ ᱥᱤᱡᱤᱱ ᱜᱮ ᱧᱟᱢᱚᱜᱼᱟ ᱛᱚ ᱱᱚᱣᱟ ᱫᱚᱠᱚ ᱢᱮᱛᱟᱜ ᱠᱟᱱᱟ ᱵᱤᱨ ᱠᱷᱤᱡᱩᱨ ᱡᱟᱦᱟᱸ ᱫᱚ ᱵᱟᱨ ᱢᱟᱥ ᱜᱮᱵᱚᱱ ᱧᱟᱢᱟ ᱱᱚᱜᱼᱚᱭ ᱧᱮᱞ ᱫᱟᱲᱮᱭᱟᱜ ᱠᱟᱱᱟ ᱵᱚᱱ ᱛᱤᱱᱟᱹᱜ ᱡᱟᱹᱥᱛᱤ ᱡᱚ ᱢᱮᱱᱟᱜᱼᱟ ᱥᱟᱱᱟᱢ ᱫᱟᱨᱮ ᱜᱮ ᱛᱚ ᱱᱤᱭᱟᱹ ᱛᱟᱭᱱᱚᱢ ᱟᱨᱦᱚᱸ ᱵᱚᱱ ᱧᱮᱞᱟ ᱟᱨᱦᱚᱸ ᱮᱴᱟᱜ ᱡᱚ ᱵᱤᱞᱤ ᱠᱚ ᱪᱚᱞᱚ ᱟᱨ ᱵᱤᱨ ᱡᱟᱹᱱᱤ ᱱᱚᱣᱟ ᱫᱚ ᱦᱩᱭᱩᱜ ᱠᱟᱱᱟ ᱵᱤᱨ ᱡᱟᱹᱱᱤ ᱫᱟᱨᱮ ᱨᱮ ᱫᱟᱨᱮ ᱯᱮᱨᱮᱡ ᱫᱟᱨᱮ ᱯᱮᱨᱮᱡ ᱡᱚ ᱟᱠᱟᱱᱟ ᱧᱮᱞ ᱫᱟᱵᱚᱱ ᱵᱤᱨ ᱡᱟᱹᱱᱤ ᱟᱹᱰᱤ ᱵᱤᱞᱤᱜᱼᱟ ᱡᱚᱢ ᱵᱩᱡᱷᱟᱹᱣ ᱠᱤᱫᱟᱹᱧ ᱪᱮᱫ ᱞᱮᱠᱟ ᱵᱩᱡᱩᱜᱼᱟ ᱥᱟᱹᱨᱤᱜᱮ ᱵᱷᱟᱹᱜᱤ ᱥᱤᱵᱤᱞ ᱠᱟᱱᱟ ᱛᱚᱵᱮ ᱱᱟᱥᱮ ᱡᱚᱡᱚ ᱠᱟᱱᱟ ᱛᱚᱵᱮ ᱧᱮᱞ ᱠᱮᱫᱟ ᱵᱚᱱ ᱱᱚᱝᱠᱟᱱᱟᱜ ᱵᱤᱨ ᱨᱮᱱᱟᱜ ᱢᱤᱫ ᱵᱟᱨ ᱡᱚ ᱵᱤᱞᱤ ᱟᱨ ᱵᱤᱥᱮᱥ ᱠᱚᱨᱮ ᱱᱚᱣᱟ ᱵᱷᱤᱰᱤᱭᱳ ᱫᱚ ᱡᱟᱦᱟᱸᱭ ᱠᱚᱫᱚ ᱵᱟᱡᱟᱨ ᱠᱚᱨᱮ ᱵᱚᱱ ᱦᱟᱨᱟ ᱵᱩᱨᱩᱜ ᱠᱟᱱᱟ ᱵᱤᱨ ᱤᱫᱤ ᱠᱟᱛᱮ ᱵᱟᱵᱚᱱ ᱵᱟᱲᱟᱭᱟ ᱵᱤᱨ ᱠᱚᱨᱮ ᱪᱮᱫ ᱠᱚ ᱧᱟᱢᱚᱜᱼᱟ ᱥᱮ ᱡᱟᱦᱟᱸ ᱥᱮᱱ ᱫᱚ ᱵᱤᱨ ᱵᱟᱹᱱᱩᱜᱼᱟ ᱦᱳᱭ ᱚᱱᱛᱮᱱ ᱠᱚ ᱵᱤᱨ ᱨᱮ ᱪᱮᱫ ᱠᱚ ᱢᱮᱱᱟᱜᱼᱟ ᱱᱚᱣᱟ ᱠᱚ ᱤᱫᱤ ᱠᱟᱛᱮ ᱠᱟᱹᱴᱤᱡ ᱱᱟᱜᱟᱢ ᱢᱮᱱ ᱜᱟᱱᱚᱜᱼᱟ ᱵᱟᱲᱟᱭ ᱦᱚᱸ ᱞᱟᱹᱠᱛᱤ ᱠᱟᱱᱟ ᱚᱱᱟ ᱠᱷᱟᱹᱛᱤᱨ ᱱᱚᱝᱠᱟᱱᱟᱜ ᱢᱤᱫᱴᱮᱱ ᱵᱷᱤᱰᱭᱳᱧ ᱵᱮᱱᱟᱣ ᱠᱮᱫᱟ ᱛᱚ ᱱᱚᱝᱠᱟᱱᱟᱜ ᱡᱚ ᱵᱤᱞᱤ ᱵᱤᱨ ᱨᱮ ᱟᱨᱦᱚᱸ ᱟᱭᱢᱟ ᱢᱮᱱᱟᱜᱼᱟ ᱡᱟᱦᱟᱸ ᱠᱚ ᱫᱚ ᱯᱚᱨᱮᱨ ᱵᱷᱤᱰᱭᱳ ᱨᱤᱧ ᱩᱫᱩᱜ ᱟᱯᱮᱭᱟ ᱛᱚ ᱱᱚᱝᱠᱟᱱᱟᱜ ᱡᱚ ᱵᱤᱞᱤ ᱵᱤᱨ ᱨᱮᱱᱟᱜ ᱟᱨᱦᱚᱸ ᱧᱮᱞ ᱞᱟᱹᱜᱤᱫ ᱤᱧᱟᱹᱜ ᱱᱚᱣᱟ ᱪᱮᱱᱮᱞ ᱥᱟᱵᱥᱠᱨᱟᱭᱤᱵᱽ ᱯᱮ ᱧᱮᱞ ᱟᱠᱟᱫ ᱛᱟᱦᱮᱱ ᱯᱮ ᱢᱟ ᱛᱚᱵᱮ ᱱᱤᱛ ᱞᱮᱠᱟ ᱛᱮᱫᱚ ᱥᱟᱹᱜᱩᱱ ᱵᱤᱫᱟᱹᱭ ᱡᱚᱦᱟᱨ ᱜᱮ